ᱛᱮᱦᱮᱧ ᱫᱚ ᱠᱟᱭᱨᱟ ᱵᱟᱦᱟ ᱵᱚᱱ ᱩᱛᱩᱭᱟ᱾ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱭᱩᱴᱭᱩᱵᱽ ᱪᱮᱱᱮᱞ ᱨᱮ᱾ ᱠᱟᱭᱨᱟ ᱵᱟᱦᱟ ᱵᱚᱱ ᱦᱟᱛᱟᱣ ᱟᱠᱟᱫᱟ᱾ ᱞᱟᱛᱟᱨ ᱨᱮ ᱯᱮᱯᱟᱨ ᱵᱚᱱ ᱟᱴᱮᱫ᱾ ᱛᱤ ᱨᱮ ᱞᱩᱲᱤ ᱠᱚ ᱞᱟᱴᱷᱮᱜᱼᱟ ᱚᱱᱟ ᱦᱚᱛᱮᱡ ᱛᱮ ᱱᱚᱣᱟ ᱥᱩᱱᱩᱢ ᱵᱚᱱ ᱦᱟᱛᱟᱣ ᱟᱠᱟᱫᱟ ᱛᱩᱲᱤ ᱥᱩᱱᱩᱢ ᱟᱨ ᱵᱤᱱᱴᱷᱤ ᱵᱚᱱ ᱥᱩᱨ ᱟᱠᱟᱫᱟ ᱪᱷᱟᱲᱟᱣ ᱞᱮᱜᱮ ᱵᱚᱱ᱾ ᱞᱟᱦᱟᱛᱮ ᱛᱤᱨᱮ ᱥᱩᱱᱩᱢ ᱵᱚᱱ ᱚᱡᱚᱜ ᱠᱮᱫᱟ ᱟᱨ ᱵᱤᱱᱴᱤ ᱨᱮᱵᱚᱱ ᱚᱡᱚᱜ ᱟᱫᱟ ᱪᱷᱟᱲᱟᱣ ᱞᱮᱜᱮ ᱵᱚᱱ ᱟᱨ ᱵᱚᱱ ᱥᱟᱞᱟ ᱞᱮᱜᱮ ᱱᱚᱣᱟ ᱜᱮ ᱞᱟᱦᱟ ᱛᱮᱵᱚᱱ ᱥᱟᱞᱟ ᱞᱮᱜᱮ ᱦᱚᱜᱼᱚᱭ ᱱᱚᱣᱟ ᱡᱟᱦᱟᱸ ᱥᱚᱠᱛᱚ ᱰᱟᱱᱴᱤᱡ ᱡᱟᱦᱟᱸ ᱨᱮ ᱵᱚᱦᱚᱜ ᱢᱮᱱᱟᱜᱼᱟ ᱚᱱᱟ ᱵᱚᱱ ᱪᱷᱟᱰᱟᱣᱫᱟ ᱟᱨ ᱦᱚᱜᱼᱚᱭ ᱱᱚᱣᱟ ᱡᱟᱦᱟᱸ ᱰᱷᱚᱸᱜᱟ ᱞᱮᱠᱟ ᱢᱮᱱᱟᱜᱼᱟ ᱚᱱᱟ ᱵᱚᱱ ᱪᱷᱟᱰᱟᱣ ᱜᱤᱰᱤ ᱠᱟᱜ ᱠᱟᱱᱟ ᱟᱨ ᱮᱠᱟᱞ ᱛᱮᱵᱚᱱ ᱯᱤᱥ ᱩᱛᱟᱹᱨᱟ ᱦᱚᱜᱼᱚᱭ ᱱᱚᱣᱟ ᱪᱩᱯᱤ ᱛᱮᱫ ᱫᱚᱵᱚᱱ ᱜᱮᱫ ᱠᱟᱜ ᱠᱟᱱᱟ ᱦᱮᱸ ᱱᱤᱱ ᱢᱟᱨᱟᱝ ᱠᱟᱛᱮ ᱵᱚᱱ ᱯᱤᱥ ᱠᱮᱫᱟ ᱚᱱᱟ ᱢᱤᱫᱴᱟᱝ ᱤᱭᱟᱹ ᱜᱮ ᱯᱮᱭᱟ ᱠᱤ ᱯᱩᱱᱭᱟ ᱡᱟᱦᱟᱸᱭᱟᱜ ᱡᱟᱦᱟᱸ ᱞᱮᱠᱟ ᱤᱪᱪᱷᱟᱹ ᱟᱨᱚ ᱢᱤᱫᱴᱟᱝ ᱵᱚᱱ ᱪᱷᱟᱲᱟᱣ ᱞᱮᱜᱮ ᱚᱱᱟ ᱡᱟᱦᱟᱸ ᱵᱚᱦᱚᱜ ᱢᱮᱱᱟᱜᱼᱟ ᱚᱱᱟ ᱛᱮᱫ ᱵᱚᱱ ᱚᱪᱚᱜ ᱮᱫᱟ ᱟᱨ ᱱᱚᱜᱼᱚᱭ ᱱᱚᱣᱟ ᱰᱷᱚᱸᱜᱟ ᱰᱷᱚᱸᱜᱟ ᱞᱮᱠᱟ ᱡᱟᱦᱟᱸ ᱢᱮᱱᱟᱜᱼᱟ ᱚᱱᱟ ᱵᱚᱱ ᱚᱪᱚᱜ ᱠᱟᱜ ᱠᱟᱱᱟ ᱜᱮᱫ ᱩᱛᱟᱹᱨ ᱠᱟᱜ ᱠᱷᱟᱡ ᱫᱚ ᱡᱷᱟᱢᱮᱞᱟ ᱪᱟᱵᱟᱭᱮᱱᱟ ᱟᱨ ᱯᱚᱨᱮ ᱟᱫᱚ ᱵᱟᱝ ᱤᱭᱟᱹ ᱦᱩᱭᱩᱜᱼᱟ ᱥᱚᱢᱚᱭ ᱞᱟᱜᱟᱜᱼᱟ ᱮᱠᱴᱩ ᱠᱤᱱᱛᱩ ᱠᱟᱹᱢᱤ ᱫᱚ ᱜᱩᱴᱭᱟᱹᱢ ᱛᱟᱨᱟᱜᱼᱟ ᱦᱚᱸᱜᱼᱚᱭ ᱱᱤᱱᱟᱹᱜ ᱜᱟᱱ ᱦᱩᱭᱮᱱ ᱛᱟᱵᱚᱱᱟ ᱱᱚᱣᱟ ᱫᱚ ᱟᱫᱚ ᱵᱚᱱ ᱫᱟᱜ ᱵᱚᱱ ᱫᱩᱞᱟᱜᱼᱟ ᱱᱚᱜᱼᱚᱭ ᱫᱟᱜ ᱨᱮᱵᱚᱱ ᱡᱚᱵᱮ ᱟᱠᱟᱫᱟ ᱡᱟᱦᱟᱸ ᱵᱟᱹᱴᱤ ᱨᱮᱵᱚᱱ ᱥᱟᱞᱟ ᱫᱚᱦᱚ ᱞᱮᱫᱟ ᱚᱱᱟ ᱵᱟᱹᱴᱤ ᱨᱮᱜᱮ ᱫᱟᱜ ᱵᱚᱱ ᱫᱩᱞ ᱟᱫᱟ ᱟᱨ ᱱᱚᱜᱼᱚᱭ ᱥᱟᱥᱟᱝ ᱵᱚᱱ ᱞᱟᱜᱟᱣᱟᱜ ᱠᱟᱱᱟ ᱡᱟᱦᱟᱸ ᱥᱩᱱᱩᱢ ᱚᱡᱚᱜ ᱚᱡᱚᱜ ᱛᱮ ᱥᱟᱨᱮᱡ ᱞᱮᱱᱟ ᱚᱱᱟ ᱥᱩᱱᱩᱢ ᱜᱮᱵᱚᱱ ᱞᱟᱜᱟᱣᱟᱜ ᱠᱟᱱᱟ ᱛᱷᱚᱲᱟ ᱜᱟᱱ ᱵᱩᱞᱩᱝ ᱵᱚᱱ ᱞᱟᱜᱟᱣᱟᱜ ᱠᱟᱱᱟ ᱱᱤᱛᱚᱜ ᱫᱚ ᱜᱮᱥ ᱨᱮᱵᱚᱱ ᱪᱚᱸᱫᱟ ᱟᱠᱟᱫᱟ ᱦᱮᱰᱮᱡ ᱦᱚᱪᱚᱣᱟᱜ ᱟᱨ ᱢᱤᱫ ᱵᱷᱟᱯ ᱜᱟᱱ ᱱᱟᱥᱮᱱᱟᱜ ᱢᱟᱱᱮ ᱦᱮᱰᱮᱡ ᱧᱚᱜ ᱞᱮᱱ ᱜᱮ ᱢᱤᱫ ᱫᱷᱟᱣ ᱜᱟᱱ ᱟᱨ ᱵᱚᱱ ᱪᱷᱟᱠᱟᱣ ᱠᱟᱜᱼᱟ ᱚᱱᱟ ᱠᱷᱟᱱ ᱫᱚ ᱚᱱᱟ ᱡᱟᱦᱟᱸ ᱠᱚᱥᱟ ᱠᱚᱥᱟ ᱵᱷᱟᱵᱽ ᱚᱱᱟ ᱚᱱᱟ ᱪᱟᱵᱟᱜᱼᱟ ᱚᱱᱟ ᱫᱟᱜ ᱵᱚᱱ ᱪᱷᱟᱠᱟᱣ ᱜᱤᱰᱤ ᱠᱟᱜ ᱠᱟᱱᱟ ᱜᱷᱟᱱᱴᱟ ᱢᱮᱥᱟᱞ ᱫᱟᱵᱚᱱ ᱜᱷᱟᱱᱴᱟ ᱢᱮᱥᱟᱞ ᱢᱟᱱᱮ ᱱᱚᱣᱟ ᱥᱟᱥᱟᱝ ᱠᱚ ᱡᱮᱱᱚ ᱜᱚᱴᱟ ᱪᱷᱚᱲᱟᱜ ᱢᱟ ᱚᱱᱟ ᱠᱟᱞᱟᱨ ᱛᱮᱫ ᱦᱮᱸᱫᱮ ᱡᱮᱱᱚ ᱟᱞᱚ ᱦᱩᱭᱩᱜ ᱢᱟ ᱚᱱᱟ ᱦᱚᱛᱮᱡ ᱛᱮ ᱱᱚᱝᱠᱟ ᱵᱚᱱ ᱜᱷᱟᱱᱴᱟ ᱠᱟᱜ ᱠᱟᱱᱟ ᱦᱮᱰᱮᱡ ᱟᱠᱟᱱᱟ ᱟᱫᱚ ᱱᱤᱛᱳᱜ ᱫᱚ ᱦᱮᱰᱮᱡ ᱮᱱ ᱛᱟᱵᱚᱱᱟ ᱤᱱᱠᱟᱹ ᱜᱮ ᱟᱫᱚ ᱜᱮᱥ ᱵᱚᱱ ᱵᱚᱱᱫᱚ ᱠᱟᱜᱼᱟ ᱟᱨ ᱵᱚᱱ ᱪᱷᱟᱠᱟᱣᱟ ᱱᱚᱣᱟ ᱡᱷᱟᱹᱡᱽᱨᱤ ᱵᱟᱹᱴᱤ ᱨᱤᱧ ᱚᱣᱟᱨ ᱠᱟᱜ ᱠᱟᱱᱟ ᱡᱚᱛᱚ ᱱᱚᱣᱟ ᱡᱷᱟᱹᱡᱽᱨᱤ ᱵᱟᱹᱴᱤ ᱨᱮᱵᱚᱱ ᱚᱣᱟᱨ ᱦᱟᱛᱟᱲ ᱠᱟᱫᱟ ᱫᱟᱜ ᱫᱚ ᱡᱷᱟᱨᱟᱣ ᱦᱟᱛᱟᱲ ᱦᱚᱪᱚᱣᱟᱜᱼᱟ ᱠᱟᱭᱨᱟ ᱵᱟᱦᱟ ᱨᱮ ᱚᱱᱟ ᱵᱮᱸᱜᱟᱲ ᱵᱚᱱ ᱢᱮᱥᱟᱞᱟ ᱱᱚᱣᱟ ᱫᱚ ᱯᱮᱭᱟ ᱮᱠᱫᱚᱢ ᱠᱟᱹᱴᱤᱡ ᱠᱟᱹᱴᱤᱡ ᱵᱮᱸᱜᱟᱲ ᱛᱟᱦᱮᱸ ᱠᱟᱱᱟ ᱢᱚᱡᱽ ᱜᱮᱵᱚᱱ ᱟᱹᱨᱩᱵ ᱥᱟᱯᱷᱟ ᱟᱠᱟᱫᱟ ᱟᱨ ᱜᱮᱫ ᱟᱠᱟᱫᱟᱵᱚᱱ ᱫᱟᱜ ᱵᱚᱱ ᱡᱷᱟᱨᱟᱣ ᱚᱪᱚᱭᱮᱫᱟ ᱜᱮᱥ ᱨᱮ ᱠᱚᱲᱦᱟᱭ ᱫᱚᱵᱚᱱ ᱫᱤᱯᱟᱹᱣ ᱚᱪᱚ ᱟᱠᱟᱫᱟ ᱥᱩᱱᱩᱢ ᱵᱚᱱ ᱫᱩᱞᱟᱜ ᱠᱟᱱᱟ ᱥᱩᱱᱩᱢ ᱫᱚ ᱞᱚᱞᱚᱭᱮᱱ ᱛᱟᱵᱚᱱᱟ ᱡᱟᱦᱟᱸ ᱵᱮᱸᱜᱟᱲ ᱟᱹᱨᱩᱵ ᱠᱟᱛᱮ ᱵᱚᱱ ᱫᱚᱦᱚ ᱞᱮᱫᱟ ᱚᱱᱟ ᱜᱮ ᱞᱟᱦᱟ ᱛᱮᱵᱚᱱ ᱠᱷᱟᱸᱡᱚᱭᱟ ᱟᱨ ᱵᱚᱱ ᱵᱷᱟᱡᱟ ᱞᱟᱦᱟᱭᱟ᱾

ᱚᱱᱟᱨᱮ ᱟᱨ ᱠᱤᱪᱷᱩ ᱥᱚᱵᱽᱡᱤ ᱵᱚᱱ ᱢᱮᱥᱟᱞᱟᱜ ᱠᱟᱱᱟ ᱱᱚᱰᱮ ᱢᱮᱱᱟᱜ ᱛᱟᱵᱚᱱᱟ ᱜᱟᱡᱚᱨ ᱵᱤᱱᱥ ᱟᱨ ᱦᱚᱸᱜᱼᱚ ᱱᱟ ᱯᱩᱬ ᱧᱚᱜ ᱧᱮᱞᱚᱜ ᱠᱟᱱ ᱡᱟᱦᱟᱸ ᱚᱱᱟ ᱫᱚ ᱢᱩᱞᱟᱹ ᱠᱟᱱᱟ ᱟᱨ ᱟᱹᱞᱩ ᱱᱚᱣᱟ ᱮᱠᱫᱚᱢ ᱠᱟᱹᱴᱤᱡ ᱠᱟᱹᱴᱤᱡ ᱵᱚᱱ ᱜᱮᱫ ᱟᱠᱟᱫᱟ ᱱᱚᱣᱟ ᱜᱮ ᱱᱤᱛᱳᱜ ᱵᱚᱱ ᱵᱷᱟᱡᱟᱭᱟ ᱟᱨ ᱱᱚᱰᱮ ᱛᱷᱚᱲᱟ ᱜᱟᱱ ᱪᱷᱚᱞᱟ ᱢᱮᱱᱟᱜᱼᱟ ᱚᱱᱟ ᱦᱚᱸ ᱵᱚᱱ ᱢᱮᱥᱟ ᱛᱚᱨᱟᱣᱟᱜᱼᱟ ᱵᱮᱸᱜᱟᱲ ᱵᱚᱱ ᱵᱷᱟᱡᱟ ᱞᱮᱫᱟ ᱚᱱᱟ ᱥᱟᱨᱮᱡ ᱥᱩᱱᱩᱢ ᱨᱮᱜᱮ ᱱᱚᱣᱟ ᱥᱚᱵᱽᱡᱤ ᱠᱚᱵᱚᱱ ᱵᱷᱟᱡᱟᱭᱟ ᱥᱚᱵᱽᱡᱤ ᱫᱚᱵᱚᱱ ᱠᱷᱟᱸᱡᱚ ᱠᱮᱫᱟ ᱟᱨ ᱢᱚᱡᱽ ᱜᱮ ᱱᱚᱝᱠᱟ ᱯᱷᱩᱞ ᱟᱸᱪ ᱨᱮᱜᱮ ᱵᱚᱱ ᱦᱚᱸᱰᱟᱜᱟ ᱟᱨ ᱵᱚᱱ ᱱᱟᱥᱮᱱᱟᱜ ᱵᱚᱱ ᱵᱷᱟᱡᱟ ᱧᱚᱜᱟ ᱱᱤᱛ ᱜᱮ ᱱᱚᱣᱟ ᱪᱷᱚᱞᱟ ᱦᱚᱸᱵᱚᱱ ᱢᱮᱥᱟᱣᱟᱜ ᱠᱟᱱᱟ ᱮᱸᱰᱮᱠᱷᱟᱱ ᱞᱟᱹᱵᱤᱫ ᱧᱚᱜᱚᱜᱼᱟ ᱪᱷᱚᱞᱟ ᱫᱚ ᱥᱤᱫᱷᱚᱜ ᱛᱮ ᱴᱟᱭᱤᱢ ᱦᱟᱛᱟᱣᱟ ᱱᱚᱣᱟ ᱥᱟᱶ ᱜᱮᱵᱚᱱ ᱜᱷᱟᱱᱴᱟ ᱢᱮᱥᱟᱞ ᱠᱟᱜᱼᱟ ᱥᱚᱵᱽᱡᱤ ᱠᱚᱫᱚ ᱵᱷᱟᱡᱟ ᱧᱚᱜ ᱟᱠᱟᱱ ᱛᱟᱵᱚᱱᱟ ᱱᱤᱛᱚᱜ ᱫᱚ ᱮᱴᱟᱜ ᱡᱟᱭᱜᱟ ᱨᱮᱵᱚᱱ ᱩᱪᱟᱹᱲ ᱠᱟᱜᱼᱟ ᱵᱷᱟᱡᱟ ᱥᱚᱵᱽᱡᱤ ᱠᱚᱫᱚ ᱱᱚᱣᱟ ᱛᱷᱟᱹᱨᱤ ᱨᱮᱵᱚᱱ ᱫᱚᱦᱚ ᱦᱟᱛᱟᱲ ᱟᱠᱟᱫᱟ ᱵᱟᱨᱭᱟ ᱵᱤᱞᱟᱹᱛᱤ ᱵᱚᱱ ᱜᱮᱫ ᱟᱠᱟᱫᱟ ᱚᱱᱟ ᱜᱨᱟᱭᱤᱱᱰᱟᱨ ᱡᱟᱨ ᱵᱚᱱ ᱫᱚᱦᱚ ᱠᱮᱫᱟ ᱱᱚᱣᱟ ᱨᱮ ᱢᱮᱱᱟᱜᱼᱟ ᱢᱟᱹᱨᱤᱪ ᱟᱫᱟ ᱟᱨ ᱨᱚᱥᱩᱱ ᱚᱱᱟ ᱱᱚᱣᱟ ᱨᱮᱵᱚᱱ ᱢᱮᱥᱟ ᱠᱮᱫᱟ ᱠᱤᱪᱷᱩ ᱢᱚᱥᱞᱟ ᱢᱮᱱᱟᱜᱼᱟ ᱱᱚᱣᱟ ᱱᱚᱜᱼᱚᱭ ᱮᱞᱟᱪ ᱢᱮᱱᱟᱜᱼᱟ ᱟᱨ ᱠᱤᱪᱷᱩ ᱜᱚᱨᱚᱢ ᱢᱚᱥᱞᱟ ᱢᱮᱱᱟᱜᱼᱟ ᱱᱚᱣᱟ ᱨᱮᱵᱚᱱ ᱢᱮᱥᱟᱭᱮᱫᱟ ᱢᱤᱫ ᱫᱷᱟᱣ ᱛᱮᱵᱚᱱ ᱯᱮᱥᱴᱟ ᱰᱷᱟᱠᱱᱟ ᱵᱚᱱ ᱞᱟᱜᱟᱣ ᱠᱮᱫᱟ ᱟᱫᱚ ᱵᱚᱱ ᱯᱮᱥᱴ ᱞᱮᱜᱮ ᱱᱚᱝᱠᱟ ᱯᱮᱥᱴ ᱫᱚ ᱦᱩᱭᱮᱱ ᱛᱟᱵᱚᱱᱟ ᱟᱨ ᱱᱟᱥᱮᱱᱟᱜ ᱥᱩᱱᱩᱢ ᱵᱚᱱ ᱫᱩᱞ ᱠᱮᱫᱟ

ᱯᱮᱸᱭᱟᱡᱽ ᱫᱚ ᱵᱷᱟᱡᱟᱭᱮᱱ ᱛᱟᱵᱚᱱᱟ᱾ ᱜᱨᱟᱭᱮᱱᱰᱟᱨ ᱡᱟᱨ ᱨᱮ ᱡᱟᱦᱟᱸ ᱢᱚᱥᱞᱟ ᱵᱚᱱ ᱯᱮᱥᱴ ᱞᱮᱫᱟ ᱚᱱᱟ ᱵᱚᱱ ᱮᱢ ᱮᱫᱟ᱾ ᱯᱮᱥᱴ ᱢᱚᱥᱞᱟ ᱮᱢ ᱠᱟᱛᱮ ᱱᱟᱥᱮᱱᱟᱜ ᱵᱚᱱ ᱜᱷᱟᱱᱴᱟ ᱧᱚᱜ ᱮᱫᱟ᱾ ᱱᱤᱛ ᱜᱮ ᱟᱱᱫᱟᱡᱽ ᱢᱚᱛᱚ ᱵᱩᱞᱩᱝ ᱵᱚᱱ ᱞᱟᱜᱟᱣᱟᱜ ᱠᱟᱱᱟ᱾ ᱜᱩᱸᱰᱟᱹ ᱥᱚᱥᱟ ᱵᱚᱱ ᱞᱟᱜᱟᱣ ᱮᱫᱟ ᱡᱤᱨᱟᱹ ᱜᱩᱸᱰᱟᱹ ᱵᱚᱱ ᱞᱟᱜᱟᱣ ᱮᱫᱟ ᱠᱤᱪᱮᱱ ᱠᱤᱝ ᱢᱚᱥᱞᱟ ᱟᱨ ᱠᱟᱥᱢᱤᱨᱤ ᱞᱟᱞ ᱞᱚᱝᱠᱟ ᱜᱩᱸᱰᱟᱹ ᱚᱱᱟ ᱦᱚᱸᱵᱚᱱ ᱢᱮᱥᱟ ᱠᱮᱫᱟ ᱵᱩᱞᱩᱝ ᱟᱨ ᱡᱚᱛᱚ ᱜᱩᱸᱰᱟᱹ ᱢᱚᱥᱞᱟ ᱵᱚᱱ ᱜᱷᱟᱱᱴᱟ ᱢᱮᱥᱟ ᱞᱮᱫᱟ ᱟᱨ ᱢᱚᱡᱽ ᱛᱮᱵᱚᱱ ᱦᱚᱸᱰᱟᱜᱟ ᱠᱚᱥᱟᱣ ᱧᱚᱜ ᱦᱚᱪᱚᱭᱟᱵᱚᱱ ᱢᱚᱥᱞᱟ ᱫᱚ ᱢᱚᱥᱞᱟ ᱫᱚ ᱢᱚᱡᱽ ᱚᱠᱚᱡ ᱜᱮ ᱠᱚᱥᱟᱣ ᱦᱩᱭ ᱟᱠᱟᱱ ᱛᱟᱵᱚᱱᱟ ᱠᱟᱭᱨᱟ ᱵᱟᱦᱟ ᱡᱟᱦᱟᱸ ᱵᱚᱱ ᱛᱤᱠᱤ ᱞᱮᱫᱟ ᱚᱱᱟ ᱵᱚᱱ ᱠᱷᱟᱸᱡᱚᱭᱮᱫᱟ ᱵᱩᱞᱩᱝ ᱟᱨ ᱥᱟᱥᱟᱝ ᱢᱚᱥᱞᱟ ᱢᱟ ᱡᱚᱛᱚ ᱵᱚᱱ ᱢᱮᱥᱟ ᱟᱠᱟᱫᱟ ᱮᱱᱟᱝ ᱨᱮ ᱢᱚᱥᱞᱟ ᱥᱟᱶ ᱟᱫᱚ ᱱᱤᱛᱚᱜ ᱫᱚ ᱟᱞᱟᱫᱟ ᱛᱮᱫᱚ ᱵᱟᱵᱚᱱ ᱢᱮᱥᱟᱭᱟ ᱱᱚᱣᱟ ᱜᱮᱵᱚᱱ ᱜᱷᱟᱱᱴᱟ ᱢᱮᱥᱟᱞᱟ ᱢᱚᱡᱽ ᱚᱠᱚᱡ ᱛᱮ ᱟᱨ ᱫᱚᱨᱠᱟᱨ ᱦᱩᱭᱩᱜ ᱠᱷᱟᱱ ᱯᱚᱨᱮ ᱵᱚᱱ ᱞᱟᱜᱟᱣᱟᱜᱼᱟ ᱵᱩᱞᱩᱝ ᱫᱚ ᱱᱤᱛᱚᱜ ᱫᱚ ᱱᱚᱣᱟ ᱛᱮᱜᱮ ᱵᱚᱱ ᱜᱷᱟᱱᱴᱟ ᱦᱟᱛᱟᱲᱟ ᱯᱷᱩᱞ ᱟᱸᱪ ᱨᱮᱜᱮ ᱵᱚᱱ ᱜᱷᱟᱱᱴᱟᱭᱟ ᱱᱚᱣᱟ ᱦᱚᱸᱛᱚ ᱠᱤᱪᱷᱩᱴᱟ ᱫᱚ ᱦᱟᱞᱠᱟ ᱥᱮᱫᱷᱚ ᱟᱠᱟᱱᱟ ᱯᱷᱩᱞ ᱵᱟᱝ ᱥᱮᱫᱷᱚ ᱟᱠᱟᱱ ᱨᱮᱦᱚᱸ ᱦᱟᱞᱠᱟ ᱫᱚ ᱥᱮᱫᱷᱚ ᱟᱠᱟᱱ ᱜᱮᱭᱟ ᱱᱚᱣᱟ ᱵᱟᱦᱟ ᱫᱚ ᱮᱠᱷᱮᱱᱟᱜ ᱫᱚ ᱵᱟᱭ ᱥᱤᱵᱤᱞᱟ ᱛᱚᱵᱮ ᱠᱤᱪᱷᱩ ᱥᱚᱵᱽᱡᱤ ᱠᱚ ᱢᱮᱥᱟᱣᱟᱜ ᱠᱷᱟᱱ ᱫᱚ ᱚᱱᱟ ᱨᱮᱱᱟᱜ ᱴᱮᱥᱴ ᱛᱮᱫ ᱵᱟᱹᱲᱛᱤᱭᱮᱱ ᱜᱮ ᱡᱟᱦᱟᱸᱭ ᱨᱟᱱ ᱦᱤᱥᱟᱹᱵ ᱛᱮᱠᱚ ᱵᱮᱵᱚᱦᱟᱨᱟ ᱰᱟᱠᱛᱟᱨ ᱠᱚᱠᱚ ᱢᱮᱱ ᱟᱠᱟᱫ ᱠᱚᱣᱟ ᱱᱚᱣᱟ ᱠᱚ ᱡᱚᱢ ᱛᱚ ᱩᱱᱠᱩ ᱫᱚ ᱮᱠᱷᱮᱱ ᱱᱚᱣᱟ ᱵᱟᱦᱟ ᱛᱮᱫ ᱦᱚᱸᱠᱚ ᱱᱚᱝᱠᱟ ᱦᱟᱞᱠᱟ ᱢᱟᱪᱷᱟ ᱠᱚ ᱥᱤᱫᱽᱫᱷᱚ ᱠᱮᱫᱟ ᱟᱨ ᱱᱚᱝᱠᱟ ᱮᱠᱷᱮᱱᱟᱜ ᱜᱮᱠᱚ ᱜᱷᱟᱱᱴᱟ ᱢᱮᱥᱟ ᱮᱠᱷᱮᱱᱟᱜ ᱜᱮᱠᱚ ᱤᱥᱤᱱᱟ ᱦᱚᱭᱛᱚ ᱱᱟᱥᱮᱱᱟᱜ ᱥᱩᱱᱩᱢ ᱮᱢ ᱠᱟᱛᱮᱫ ᱠᱚ ᱤᱥᱤᱱᱟ ᱟᱨ ᱵᱟᱝᱠᱷᱟᱱ ᱫᱚ ᱵᱩᱞᱩᱝ ᱦᱮᱸ ᱦᱟᱞᱠᱟ ᱥᱩᱱᱩᱢ ᱟᱨ ᱵᱩᱞᱩᱝ ᱮᱢ ᱠᱟᱛᱮ ᱠᱚ ᱤᱥᱤᱱᱟ ᱚᱱᱟ ᱟᱲᱟᱜ ᱛᱤᱠᱤ ᱞᱮᱠᱟ ᱠᱚ ᱛᱤᱠᱤ ᱠᱮᱫ ᱜᱮ ᱚᱱᱟ ᱫᱚ ᱨᱟᱱ ᱞᱮᱠᱟ ᱠᱚ ᱡᱚᱢᱟ ᱟᱨ ᱵᱟᱠᱷᱟᱡ ᱱᱚᱣᱟ ᱫᱚ ᱮᱠᱷᱮᱱ ᱫᱚ ᱪᱟᱜᱟᱭ ᱵᱟᱜᱟᱭ ᱜᱮᱭᱟ ᱟᱭᱢᱟ ᱩᱯᱚᱠᱟᱨ ᱨᱮ ᱞᱟᱜᱟᱜᱼᱟ ᱱᱚᱣᱟ ᱡᱚᱢ ᱞᱮᱠᱷᱟᱡ ᱜᱩᱱ ᱫᱚ ᱢᱮᱱᱟᱜ ᱜᱮᱭᱟ ᱛᱚᱵᱮ ᱟᱨᱚ ᱥᱚᱵᱽᱡᱤ ᱢᱮᱥᱟᱞᱟᱜ ᱠᱷᱟᱡ ᱫᱚ ᱟᱨᱚ ᱢᱚᱡᱽ ᱜᱮ ᱴᱮᱥᱴ ᱦᱩᱭᱩᱜᱼᱟ ᱵᱟᱦᱟ ᱫᱚᱵᱚᱱ ᱜᱷᱟᱱᱴᱟ ᱦᱚᱸᱰᱟᱜ ᱧᱚᱜ ᱠᱮᱫᱟ᱾ ᱱᱤᱛᱚᱜ ᱫᱚ ᱱᱚᱣᱟ ᱡᱟᱦᱟᱸ ᱥᱚᱵᱽᱡᱤ ᱵᱚᱱ ᱵᱷᱟᱡᱟ ᱞᱮᱫᱟ ᱚᱱᱟ ᱵᱚᱱ ᱠᱷᱟᱸᱡᱚ ᱢᱮᱥᱟᱭᱮᱫᱟ᱾ ᱥᱚᱵᱽᱡᱤ ᱫᱚᱵᱚᱱ ᱠᱷᱟᱸᱡᱚ ᱠᱮᱫᱟ᱾ ᱟᱫᱚ ᱱᱤᱛᱚᱜ ᱫᱚ ᱱᱚᱣᱟ ᱥᱟᱶ ᱵᱚᱱ ᱜᱷᱟᱱᱴᱟ ᱢᱮᱥᱟ ᱞᱮᱜᱮ ᱟᱨ ᱢᱚᱡᱽ ᱚᱠᱚᱡ ᱵᱚᱱ ᱦᱚᱸᱰᱟᱜ ᱧᱚᱜ ᱞᱮᱜᱮ᱾ ᱚᱸᱰᱟᱜ ᱢᱮᱥᱟ ᱠᱮᱫᱟ ᱵᱚᱱ ᱱᱤᱛᱚᱜ ᱫᱚ ᱢᱤᱫᱴᱟᱝ ᱛᱷᱟᱹᱨᱤ ᱛᱮᱵᱚᱱ ᱯᱚᱴᱚᱢ ᱦᱟᱛᱟᱲ ᱠᱟᱜ ᱠᱟᱱᱟ ᱟᱨ ᱟᱸᱪ ᱫᱚᱵᱚᱱ ᱠᱚᱢ ᱠᱟᱜᱼᱟ ᱢᱤᱫ ᱜᱷᱟᱹᱲᱤ ᱯᱚᱨᱮ ᱚᱴᱟᱜ ᱠᱟᱛᱮ ᱵᱚᱱ ᱧᱮᱞ ᱞᱮᱜᱮ ᱢᱚᱡᱽ ᱚᱠᱚᱡ ᱛᱮ ᱥᱚᱵᱽᱡᱤ ᱥᱟᱶ ᱫᱚ ᱢᱮᱥᱟ ᱟᱠᱟᱱᱟ ᱱᱤᱛᱚᱜ ᱫᱚ ᱡᱟᱦᱟᱸ ᱵᱮᱸᱜᱟᱲ ᱵᱚᱱ ᱵᱷᱟᱡᱟ ᱞᱮᱫᱟ ᱚᱱᱟ ᱵᱚᱱ ᱠᱷᱟᱸᱡᱚ ᱢᱮᱥᱟ ᱠᱮᱫᱟ ᱵᱮᱸᱜᱟᱲ ᱠᱷᱟᱸᱡᱚ ᱠᱟᱛᱮ ᱱᱚᱣᱟ ᱥᱚᱵᱽᱡᱤ ᱟᱨ ᱚᱱᱟ ᱠᱟᱭᱨᱟ ᱵᱟᱦᱟ ᱥᱟᱶ ᱱᱚᱝᱠᱟ ᱵᱚᱱ ᱜᱷᱟᱱᱴᱟ ᱢᱮᱥᱟ ᱞᱮᱫᱟ ᱟᱨ ᱢᱤᱫ ᱜᱷᱟᱹᱲᱤᱡ ᱵᱚᱱ ᱯᱚᱴᱚᱢ ᱦᱟᱛᱟᱲ ᱠᱟᱜᱼᱟ ᱟᱨ ᱜᱮᱥ ᱨᱮᱱᱟᱜ ᱟᱸᱪ ᱫᱚᱵᱚᱱ ᱠᱚᱢ ᱠᱟᱜᱼᱟ ᱢᱚᱡᱽ ᱚᱠᱚᱡ ᱛᱮ ᱢᱮᱥᱟᱣ ᱟᱠᱟᱱ ᱛᱟᱵᱚᱱᱟ ᱦᱚᱸᱜᱼᱚᱭ ᱥᱟᱭᱤᱰ ᱥᱟᱭᱤᱰ ᱛᱮ ᱥᱩᱱᱩᱢ ᱨᱤᱞᱤᱡᱚᱜ ᱠᱟᱱᱟ ᱢᱚᱡᱽ ᱜᱮ ᱢᱮᱥᱟᱣ ᱟᱠᱟᱱ ᱛᱟᱵᱚᱱᱟ ᱟᱨ ᱛᱷᱚᱲᱟ ᱵᱚᱱ ᱜᱷᱟᱱᱴᱟ ᱢᱮᱥᱟ ᱞᱮᱫᱟ ᱩᱛᱩ ᱫᱚ ᱦᱩᱭ ᱟᱠᱟᱱ ᱛᱟᱵᱚᱱᱟ ᱟᱬᱜᱚ ᱠᱟᱜ ᱠᱟᱱᱟ ᱵᱚᱱ ᱟᱨ ᱜᱮᱥ ᱵᱚᱱ ᱵᱚᱱᱫᱚ ᱠᱟᱜᱼᱟ ᱩᱛᱩ ᱫᱚ ᱠᱚᱨᱦᱟᱭ ᱠᱷᱚᱱ ᱱᱚᱣᱟ ᱵᱟᱹᱴᱤ ᱨᱮᱵᱚᱱ ᱤᱪᱟᱹᱲ ᱦᱟᱛᱟᱲ ᱠᱟᱜ ᱠᱟᱱᱟ ᱡᱚᱛᱚ ᱩᱛᱩ ᱱᱚᱣᱟ ᱵᱟᱹᱴᱤ ᱨᱮᱵᱚᱱ ᱤᱪᱟᱹᱲ ᱦᱟᱛᱟᱲ ᱟᱠᱟᱫᱟ᱾ ᱡᱚᱢ ᱞᱟᱹᱜᱤᱫ ᱱᱚᱣᱟ ᱵᱟᱹᱴᱤ ᱦᱚᱯᱚᱱ ᱨᱮᱵᱚᱱ ᱤᱪᱟᱹᱲ ᱮᱫᱟ᱾ ᱵᱟᱹᱴᱤ ᱦᱚᱯᱚᱱ ᱨᱮ ᱩᱛᱩ ᱫᱚᱵᱚᱱ ᱞᱩ ᱥᱟᱹᱛ ᱠᱮᱫᱟ᱾ ᱫᱟᱠᱟ, ᱫᱟᱜ ᱢᱟᱹᱲᱤ, ᱨᱩᱴᱤ, ᱯᱚᱨᱚᱴᱟ ᱡᱚᱛᱚ ᱥᱟᱶ ᱜᱮᱵᱚᱱ ᱡᱚᱢ ᱫᱟᱲᱮᱭᱟᱜᱼᱟ᱾ ᱥᱩᱨ ᱠᱷᱚᱱ ᱫᱚ ᱱᱚᱝᱠᱟ ᱧᱮᱞᱚᱜ ᱠᱟᱱᱟ ᱟᱹᱰᱤ ᱞᱚᱵᱚᱱᱤᱭᱚ ᱡᱚᱢ ᱞᱟᱹᱜᱤᱫ ᱨᱮᱰᱤ ᱮᱱ ᱛᱟᱵᱚᱱᱟ ᱱᱚᱣᱟ ᱵᱷᱤᱰᱤᱭᱳ ᱡᱩᱫᱤ ᱯᱮ ᱠᱩᱥᱤ ᱟᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ